ᱱᱮᱣᱛᱟ ᱠᱚ ᱦᱩᱭ ᱠᱟᱱᱟ ᱩᱱᱠᱩ ᱥᱟᱱᱟᱢ ᱠᱚᱜᱮ ᱵᱟᱰᱩᱦᱤ ᱜᱨᱩᱯ ᱯᱟᱦᱴᱟ ᱠᱷᱚᱱᱟᱜ ᱥᱟᱹᱜᱩᱱ ᱟᱛᱟᱝ ᱫᱟᱨᱟᱢ ᱟᱨ ᱜᱚᱰ ᱡᱚᱦᱟᱨ ᱛᱟᱦᱮᱸᱭᱮᱱᱟ ᱚᱱᱟ ᱥᱟᱶᱛᱮ ᱟᱨ ᱡᱟᱦᱟᱸᱭ ᱟᱸᱡᱚᱢ ᱞᱮᱠᱟᱛᱮᱵᱚ ᱦᱮᱡ ᱟᱠᱟᱱᱟ ᱩᱱᱠᱩ ᱠᱚᱴᱷᱮᱱ ᱦᱚᱸ ᱟᱭᱢᱟ ᱥᱟᱨᱦᱟᱣ ᱡᱚᱦᱟᱨ ᱟᱨ ᱫᱩᱞᱟᱹᱲ ᱛᱟᱦᱮᱸᱭᱮᱱᱟ ᱛᱚ ᱵᱟᱰᱩᱦᱤ ᱥᱚᱵᱥᱚᱢᱚᱭ ᱪᱮᱥᱴᱟᱭᱮᱫᱟ ᱚᱱᱚᱬᱦᱮ ᱚᱱᱚᱬᱦᱮ ᱢᱤᱫᱴᱟᱝ ᱥᱟᱱᱛᱟᱲᱤ ᱚᱱᱚᱬᱦᱮ ᱥᱟᱱᱛᱟᱲ ᱢᱟᱹᱱᱢᱤ ᱠᱚᱴᱷᱮᱱ ᱥᱮᱴᱮᱨ ᱦᱚᱴᱚ ᱠᱟᱜ ᱨᱮᱱᱟᱜ ᱡᱮᱢᱚᱱ ᱯᱩᱛᱷᱤ ᱯᱟᱛᱷᱟᱢ ᱛᱟᱞᱟᱛᱮ ᱚᱱᱚᱲᱮ ᱯᱟᱥᱱᱟᱜ ᱠᱟᱱᱟ ᱚᱱᱠᱟᱜᱮ ᱱᱤᱛᱚᱜ ᱥᱳᱥᱟᱞ ᱢᱤᱰᱤᱭᱟ ᱡᱮᱦᱮᱛᱩ ᱢᱮᱠᱥᱤᱢᱟᱢ ᱢᱟᱹᱱᱢᱤ ᱴᱷᱮᱱ ᱥᱮᱴᱮᱨ ᱟᱠᱟᱱᱟ ᱟᱨᱠᱤ ᱢᱮᱠᱥᱤᱢᱟᱢ ᱢᱟᱹᱱᱢᱤ ᱱᱚᱣᱟ ᱠᱚ ᱤᱭᱩᱴᱤᱞᱟᱭᱤᱡᱽ ᱮᱫᱟ ᱥᱳᱥᱟᱞ ᱢᱤᱰᱤᱭᱟ ᱟᱫᱚ ᱚᱱᱟᱛᱮ ᱥᱳᱥᱟᱞ ᱢᱤᱰᱤᱭᱟ ᱫᱟᱨᱟᱭ ᱛᱮᱦᱚᱸ ᱥᱟᱱᱛᱟᱲᱤ ᱚᱱᱚᱲᱦᱮ ᱥᱟᱱᱛᱟᱲ ᱢᱟᱹᱱᱢᱤ ᱠᱚᱴᱷᱮᱱ ᱥᱮᱴᱮᱨ ᱦᱚᱴᱚ ᱠᱟᱜ ᱨᱮᱱᱟᱜ ᱢᱤᱫᱴᱟᱝ ᱨᱤᱠᱟᱹ ᱦᱩᱭ ᱟᱠᱟᱱᱟ ᱛᱚ ᱛᱮᱦᱮᱧᱟᱜ ᱟᱠᱷᱲᱟ ᱨᱮ ᱯᱮ ᱦᱚᱲ ᱚᱱᱚᱲᱦᱤᱭᱟᱹ ᱵᱚ ᱧᱟᱢ ᱟᱠᱟᱫ ᱠᱚᱣᱟ ᱧᱟᱢ ᱟᱠᱟᱫᱮᱭᱟ ᱵᱚ ᱚᱨᱡᱩᱱ ᱪᱚᱨᱚᱱ ᱦᱮᱢᱵᱨᱚᱢ ᱩᱲᱤᱥᱥᱟ ᱯᱚᱱᱚᱛ ᱠᱷᱚᱱ ᱦᱮᱡ ᱟᱠᱟᱱ ᱛᱟᱵᱚᱱᱟ ᱥᱟᱹᱜᱩᱱ ᱫᱟᱨᱟᱢ ᱜᱚᱢᱠᱮ ᱚᱱᱟ ᱥᱟᱶᱛᱮ ᱵᱚᱱ ᱧᱟᱢ ᱠᱟᱛᱮ ᱨᱩᱯᱪᱟᱸᱫᱽ ᱦᱟᱸᱥᱫᱟ ᱩᱱᱤ ᱫᱚ ᱟᱵᱚ ᱯᱚᱥᱪᱤᱢ ᱵᱟᱝᱞᱟ ᱯᱚᱱᱚᱛ ᱨᱮᱱ ᱠᱟᱱ ᱜᱮᱭᱟᱭ ᱩᱱᱤ ᱦᱚᱸ ᱥᱟᱹᱜᱩᱱ ᱫᱟᱨᱟᱢ ᱟᱨ ᱵᱚᱱ ᱧᱟᱢ ᱟᱠᱟᱫᱮᱭᱟ ᱥᱨᱤᱠᱟᱱᱛᱚ ᱥᱚᱨᱮᱱ ᱱᱩᱭ ᱦᱚᱸ ᱟᱵᱚ ᱯᱚᱥᱪᱤᱢ ᱵᱟᱝᱞᱟ ᱨᱮᱱ ᱠᱟᱱ ᱜᱮᱭᱟᱭ ᱩᱱᱤ ᱦᱚᱸ ᱥᱟᱹᱜᱩᱱ ᱫᱟᱨᱟᱢ ᱛᱚ ᱮᱠᱫᱚᱢ ᱯᱳᱭᱞᱳ ᱨᱮᱵᱚ ᱪᱟᱞᱟᱜᱼᱟ ᱚᱨᱡᱩᱱ ᱪᱚᱨᱚᱱ ᱦᱮᱢᱵᱨᱚᱢ ᱴᱷᱮᱱ ᱮᱛᱚᱦᱚᱵ ᱨᱮ ᱢᱤᱫᱴᱟᱝ ᱠᱟᱛᱮ ᱚᱱᱚᱲᱮ ᱵᱚ ᱟᱸᱡᱚᱢᱟ ᱚᱨᱡᱩᱱ ᱪᱚᱨᱚᱱ ᱦᱮᱢᱵᱨᱚᱢᱟᱜ ᱡᱟᱱᱟᱢ ᱩᱱᱤᱥᱥᱚ ᱵᱟᱦᱟᱱᱱᱚ ᱥᱟᱞ ᱩᱲᱤᱥᱥᱟ ᱯᱚᱱᱚᱛ ᱢᱚᱭᱩᱨᱵᱷᱚᱸᱡᱽ ᱡᱮᱞᱟ ᱜᱷᱟᱴᱠᱚᱱᱨᱤ ᱟᱛᱳ ᱨᱮ ᱩᱱᱤ ᱮᱠᱫᱚᱢ ᱩᱱᱤᱥᱥᱚ ᱵᱟᱦᱟᱱᱱᱚ ᱢᱟᱱᱮ ᱮᱠᱫᱚᱢ ᱟᱹᱰᱤ ᱥᱤᱱᱤᱭᱟᱨ ᱚᱱᱚᱲᱦᱤᱭᱟᱹ ᱟᱵᱚ ᱵᱚ ᱧᱟᱢ ᱠᱟᱫᱮᱭᱟ ᱛᱮᱦᱮᱧ ᱡᱟᱦᱟᱸᱭᱟᱜ ᱯᱩᱛᱷᱤ ᱠᱚᱫᱚ ᱦᱩᱭᱩᱜ ᱠᱟᱱᱟ ᱪᱤᱠᱤ ᱜᱟᱵᱟᱱ ᱡᱟᱦᱟᱸ ᱫᱚ 1983 ᱨᱮ ᱩᱪᱷᱟᱹᱱ ᱞᱮᱱᱟ ᱞᱟᱰᱮ ᱥᱟᱨᱡᱚᱢ ᱢᱚᱰᱟᱨᱱ ᱯᱳᱭᱮᱴᱨᱤ ᱨᱮᱱᱟᱜ ᱯᱩᱛᱷᱤ ᱚᱱᱟ ᱛᱟᱭᱚᱢ ᱪᱟᱸᱫᱚ ᱵᱚᱸᱜᱟ 2011 ᱨᱮ ᱩᱪᱷᱟᱹᱱ ᱞᱮᱱᱟ ᱱᱚᱣᱟ ᱯᱩᱛᱷᱤ ᱠᱚ ᱢᱮᱱᱟᱜ ᱛᱟᱭᱟ ᱟᱨᱚ ᱱᱤᱛ ᱦᱚᱸ ᱚᱞᱵᱮᱞ ᱠᱟᱹᱢᱤ ᱨᱮ ᱡᱚᱲᱟᱣ ᱢᱮᱱᱟᱭᱟ ᱛᱚ ᱱᱩᱭ ᱜᱚᱢᱠᱮ ᱫᱚ ᱳᱰᱤᱥᱟ ᱞᱤᱴᱟᱨᱟᱨᱤ ᱮᱣᱟᱨᱰ ᱮ ᱧᱟᱢ ᱟᱠᱟᱫᱟ 1997 ᱨᱮ ᱟᱨ ᱥᱟᱦᱤᱛᱭᱚ ᱮᱠᱟᱰᱮᱢᱤ ᱢᱮᱱ ᱮᱣᱟᱨᱰ ᱮ ᱧᱟᱢ ᱟᱠᱟᱫᱟ 2013 ᱨᱮ ᱛᱚ ᱚᱱᱠᱟᱱ ᱢᱤᱫ ᱚᱱᱚᱲᱦᱤᱭᱟᱹ ᱛᱮ ᱟᱵᱚ ᱴᱷᱮᱱ ᱵᱚᱱ ᱧᱟᱢ ᱟᱠᱟᱫᱮᱭᱟ ᱵᱟᱰᱩᱭ ᱯᱟᱦᱴᱟ ᱠᱷᱚᱱᱟᱜ ᱥᱟᱨᱱᱟᱛᱟᱝ ᱫᱟᱨᱟᱢ ᱟᱨ ᱡᱚᱦᱟᱨ ᱛᱚ ᱜᱚᱢᱠᱮ ᱴᱷᱮᱱ ᱟᱞᱮᱭᱟᱜ ᱱᱮᱦᱚᱨ ᱟᱨ ᱱᱚᱣᱟ ᱟᱨᱫᱟᱥ ᱢᱟᱱᱮ ᱫᱟᱵᱤ ᱟᱨᱠᱤ ᱨᱮᱲᱦᱟ ᱟᱞᱮᱭᱟᱜ ᱵᱟᱰᱩᱭ ᱯᱟᱦᱴᱟ ᱠᱷᱚᱱᱟᱜ ᱨᱮᱲᱦᱟ ᱟᱢᱟᱜ ᱛᱮᱦᱮᱧ ᱵᱟᱨᱭᱟ ᱚᱱᱚᱲᱦᱮ ᱞᱮ ᱟᱸᱡᱚᱢᱟ ᱟᱫᱚ ᱢᱟ ᱮᱛᱚᱦᱚᱵ ᱨᱮ ᱯᱳᱭᱞᱳ ᱚᱱᱚᱲᱦᱮ ᱮᱛᱚᱦᱚᱵ ᱛᱟᱵᱚᱱ ᱢᱮ ᱟᱪᱪᱷᱟ ᱚᱨᱡᱩᱱ ᱪᱚᱨᱚᱱ ᱦᱮᱢᱵᱨᱚᱢ ᱟᱹᱞᱤᱧ ᱫᱚ ᱚᱨᱡᱩᱱ ᱪᱚᱨᱚᱱ ᱦᱮᱢᱵᱨᱚᱢ ᱡᱚᱛᱚ ᱠᱚᱜᱮ ᱥᱟᱨᱦᱟᱣ ᱟᱨ ᱡᱚᱦᱟᱨ ᱛᱚᱵᱮ ᱪᱮᱫ ᱞᱮᱠᱟ ᱞᱮ ᱦᱟᱸᱜ ᱞᱤᱧ ᱥᱮᱨᱮᱧ ᱫᱚᱞᱤᱧ ᱚᱞ ᱟᱠᱟᱫᱼᱟ ᱚᱱᱟ ᱫᱚ ᱵᱟᱹᱞᱤᱧ ᱢᱮᱱ ᱫᱟᱲᱮᱭᱟᱜ ᱠᱟᱱᱟ ᱚᱱᱟ ᱫᱚ ᱯᱟᱲᱦᱟᱣ ᱠᱚ ᱠᱚ ᱞᱟᱹᱭ ᱫᱟᱲᱮᱭᱟᱜᱼᱟ ᱱᱚᱣᱟ ᱮᱛᱚᱦᱚᱵ ᱩᱛᱟᱹᱨᱟᱜ ᱫᱚ ᱪᱮᱬᱮ ᱡᱟᱝ ᱤᱧᱟᱹᱜ ᱧᱩᱛᱩᱢ ᱚᱨᱡᱩᱱ ᱦᱮᱢᱵᱨᱚᱢ ᱵᱩᱠᱛᱩ ᱦᱟᱲᱟᱢ ᱦᱚᱯᱚᱱ ᱪᱮᱬᱮ ᱡᱟᱝ ᱪᱮᱬᱮ ᱢᱟᱭᱟᱢ ᱩᱰᱟᱹᱣ ᱞᱟᱹᱜᱤᱫ ᱵᱟᱵᱟ ᱨᱮᱭᱟᱜ ᱟᱹᱠᱲᱟᱹᱜ ᱡᱤᱣᱤ ᱛᱤᱧ ᱢᱟ ᱞᱚᱜᱼᱟ ᱥᱮᱸᱜᱮᱞ ᱫᱚ ᱵᱟᱝ ᱧᱮᱞᱚᱜᱼᱟ ᱛᱟᱹᱯᱩᱜ ᱟᱠᱟᱱ ᱫᱩᱠ ᱫᱚ ᱤᱧᱟᱹᱜ ᱚᱠᱚᱭ ᱴᱷᱮᱱᱤᱧ ᱞᱟᱹᱭᱟ ᱜᱩᱡᱩᱜ ᱜᱮ ᱥᱟᱱᱟᱹᱧᱟ ᱡᱤᱵᱚᱱ ᱢᱟ ᱵᱟᱝ ᱪᱟᱞᱟᱜᱼᱟ ᱛᱟᱹᱯᱩᱜ ᱟᱠᱟᱱ ᱫᱩᱠ ᱫᱚ ᱤᱧᱟᱹᱜ ᱚᱠᱚᱭ ᱴᱷᱮᱱᱤᱧ ᱞᱟᱹᱭᱟ ᱱᱟᱹᱴᱠᱟᱹ ᱟᱹᱣᱨᱤ ᱥᱤᱫᱩᱜᱼᱟ ᱥᱟᱦᱮᱫ ᱟᱹᱣᱨᱤ ᱛᱚᱯᱟᱜᱚᱜ ᱢᱤᱱᱟᱹᱧ ᱜᱮᱭᱟ ᱵᱟᱹᱧ ᱞᱚᱦᱚᱢ ᱟᱠᱟᱱᱟ ᱞᱟᱲᱮ ᱥᱟᱨᱡᱚᱢ ᱵᱩᱴᱟᱹᱨᱮ ᱡᱚᱨᱚᱡᱟᱣᱫᱟ ᱡᱚᱨᱚᱡᱟᱣᱨᱟ ᱢᱮᱛᱟᱜ ᱱᱟᱹᱭ ᱨᱮ ᱠᱟᱰᱮᱡ ᱞᱮᱠᱟᱧ ᱟᱹᱛᱩᱜ ᱠᱟᱱᱟ ᱛᱤᱭᱟᱹᱨ ᱢᱮᱥᱮ ᱫᱟᱭᱟ ᱛᱤ ᱛᱟᱢ ᱤᱧ ᱫᱩᱧ ᱴᱩᱸᱰᱟᱹᱝ ᱨᱟᱠᱟᱵᱟ ᱢᱤᱱᱟᱹᱧ ᱜᱮᱭᱟ ᱵᱟᱹᱧ ᱞᱚᱦᱚᱢ ᱟᱠᱟᱱᱟ ᱞᱟᱲᱮ ᱥᱟᱨᱡᱚᱢ ᱵᱩᱴᱟᱹ ᱨᱮ ᱟᱪᱪᱷᱟ ᱞᱤᱧ ᱢᱩᱪᱟᱹᱫ ᱠᱮᱜᱼᱟ ᱢᱟᱲᱟᱝ ᱟᱜ ᱫᱚ ᱟᱞᱮ ᱯᱟᱦᱴᱟ ᱠᱷᱚᱱᱟᱜ ᱟᱭᱢᱟ ᱥᱟᱨᱦᱟᱣ ᱟᱹᱰᱤ ᱢᱚᱡᱽ ᱢᱤᱫᱴᱟᱝ ᱚᱱᱚᱬᱦᱮ ᱟᱨ ᱢᱤᱫᱴᱟᱝ ᱚᱱᱚᱬᱦᱮ ᱠᱚ ᱟᱸᱡᱚᱢᱟ ᱱᱟᱦᱟᱜ ᱛᱚ ᱫᱚᱥᱨᱟ ᱯᱟᱹᱨᱤ ᱨᱮ ᱱᱤᱛᱚᱜ ᱫᱚᱧ ᱦᱤᱡᱩᱜ ᱠᱟᱱᱟ ᱚᱱᱚᱬᱦᱤᱭᱟᱹ ᱨᱩᱯᱪᱟᱸᱫᱽ ᱦᱟᱸᱥᱫᱟ ᱜᱚᱢᱠᱮ ᱴᱷᱮᱱ ᱡᱟᱦᱟᱸᱭ ᱨᱩᱯᱪᱟᱸᱫᱽ

ᱴᱷᱤᱠ ᱜᱮ ᱟᱸᱡᱚᱢᱚᱜ ᱠᱟᱱᱟ ᱟᱪᱪᱷᱟ ᱡᱚᱦᱟᱨ ᱜᱮ ᱤᱧᱟᱹᱜ ᱯᱳᱭᱞᱳ ᱚᱱᱚᱲᱦᱮ ᱛᱟᱦᱞᱮᱧ ᱯᱟᱲᱦᱟᱣᱮᱫ ᱛᱟᱵᱚᱱᱟ ᱫᱷᱩᱲᱤ ᱨᱮ ᱠᱩᱠᱢᱩ ᱵᱟᱨᱭᱟ ᱠᱩᱲᱤ ᱜᱤᱫᱽᱨᱟᱹ ᱫᱟᱠᱟ ᱠᱤᱱ ᱤᱥᱤᱱᱮᱫᱟ ᱴᱩᱠᱩᱡ ᱴᱚᱠᱟᱜ ᱦᱟᱴᱟᱜ ᱰᱟᱹᱞᱤᱡ ᱥᱟᱦᱟᱱ ᱥᱟᱠᱟᱢ ᱥᱟᱡᱟᱣ ᱢᱮᱱᱟᱜᱼᱟ ᱥᱟᱠᱟᱢ ᱨᱮᱭᱟᱜ ᱠᱟᱰᱮᱡ ᱨᱮᱭᱟᱜ ᱫᱟᱠᱟ ᱩᱛᱩ ᱞᱟᱹᱜᱤᱫ ᱫᱟᱹᱞ ᱪᱟᱣᱞᱮ ᱫᱷᱤᱨᱤ ᱨᱮᱭᱟᱜ ᱵᱟᱹᱞᱤ ᱨᱮᱭᱟᱜ ᱛᱤᱱᱟᱹᱜ ᱢᱚᱡᱽ ᱠᱟᱹᱢᱤ ᱠᱩᱠᱢᱩ ᱨᱮᱭᱟᱜ ᱠᱷᱮᱞᱳᱰ ᱵᱮᱱᱟᱣ ᱨᱮᱭᱟᱜ ᱥᱤᱨᱡᱚᱱ ᱨᱮᱭᱟᱜ ᱥᱚᱝᱥᱟᱨ ᱨᱮᱭᱟᱜ ᱦᱟᱦᱟᱲᱟᱜ ᱵᱟᱨᱭᱟ ᱠᱚᱲᱟ ᱜᱤᱫᱽᱨᱟᱹ ᱥᱤ ᱮᱫᱟ ᱠᱤᱱ ᱟᱬᱜᱚᱢ ᱮᱫᱟ ᱠᱤᱱ ᱰᱟᱦᱟᱨ ᱟᱲᱮ ᱨᱮ ᱱᱟᱦᱮᱞ ᱛᱟᱹᱠᱤᱱ ᱠᱟᱰᱮᱡ ᱨᱮᱭᱟᱜ ᱦᱩᱲᱩ ᱠᱤᱱ ᱮᱨᱟ ᱯᱩᱭᱟ ᱦᱮᱲᱦᱮᱫᱟ ᱜᱚᱞ ᱟᱹᱠᱤᱱ ᱥᱮᱨᱮᱧ ᱟᱹᱠᱤᱱ ᱮᱱᱮᱡ ᱟᱹᱠᱤᱱ ᱟᱨ ᱢᱚᱡᱟ ᱢᱚᱡᱟ ᱛᱮᱜᱮ ᱠᱤᱱ ᱨᱩ ᱛᱮᱞᱟᱭᱟ ᱛᱤᱱᱟᱹᱜ ᱢᱚᱡᱽ ᱠᱩᱠᱢᱩ ᱠᱩᱠᱢᱩ ᱨᱮᱭᱟᱜ ᱠᱷᱮᱞᱳᱰ ᱩᱭᱦᱟᱹᱨ ᱫᱚᱨᱭᱟ ᱨᱮ ᱯᱟᱭᱨᱟᱜ ᱞᱮᱠᱟ ᱟᱠᱚ ᱛᱟᱞᱟᱨᱮ ᱵᱟᱨᱭᱟ ᱯᱩᱛᱩᱞ ᱥᱟᱹᱠᱷᱤ ᱞᱮᱠᱟ ᱫᱚᱦᱚ ᱢᱮᱱᱟᱜ ᱠᱤᱱ ᱛᱟᱢᱟ᱾ ᱥᱟᱹᱨᱤᱭᱟᱜ ᱠᱤᱱ ᱧᱮᱞᱟ, ᱮᱲᱮ ᱫᱚ ᱵᱟᱝ᱾ ᱟᱹᱰᱤ ᱢᱚᱡᱽ ᱛᱟᱹᱠᱤᱱ ᱢᱩ, ᱢᱮᱫ, ᱢᱚᱪᱟ᱾ ᱧᱮᱞ ᱟᱹᱠᱤᱱ, ᱵᱟᱹᱠᱤᱱ ᱨᱚᱲᱟ᱾ ᱵᱟᱨᱭᱟ ᱯᱮᱭᱟ ᱠᱚᱲᱟ ᱟᱨ ᱠᱩᱲᱤ ᱜᱤᱫᱽᱨᱟᱹ ᱫᱟᱹᱲ ᱦᱮᱡ ᱮᱱᱟ ᱠᱚ ᱚᱸᱰᱮ᱾ ᱜᱚᱴᱟ ᱜᱚᱴᱟ ᱛᱟᱲᱟᱢ, ᱢᱚᱴᱟ ᱢᱚᱴᱟ ᱠᱟᱛᱷᱟ, ᱛᱤ ᱛᱤ ᱨᱮ ᱵᱟᱱᱫᱩᱠ ᱵᱚᱢᱟ ᱯᱟᱠᱮᱴ ᱨᱮ ᱜᱩᱞᱤ ᱟᱨᱦᱚᱸ ᱪᱮᱫ ᱠᱚᱪᱚᱝ ᱞᱟᱹᱭ ᱟᱠᱚ ᱦᱮᱭ ᱜᱤᱫᱽᱨᱟᱹ ᱠᱚ ᱱᱤᱛ ᱫᱚ ᱱᱚᱣᱟ ᱠᱷᱮᱞᱳᱰ ᱚᱠᱛᱚ ᱫᱚ ᱵᱟᱝ ᱠᱟᱱᱟ ᱵᱮᱨᱮᱫ ᱯᱮ ᱛᱤᱸᱜᱩᱱ ᱯᱮ ᱥᱮᱴᱮᱨ ᱨᱮᱱᱟᱜ ᱱᱟᱣᱟ ᱠᱷᱮᱞᱳᱰ ᱱᱟᱣᱟ ᱠᱩᱠᱢᱩ ᱱᱟᱣᱟ ᱥᱟᱯᱟᱵ ᱫᱮ ᱫᱮᱞᱟ ᱥᱟᱵ ᱯᱮ ᱥᱮᱬᱟᱭ ᱯᱮ ᱱᱚᱣᱟ ᱛᱮᱜᱮ ᱥᱟᱱᱟᱢ ᱧᱟᱢᱚᱜᱼᱟ ᱢᱤᱫ ᱞᱮᱠᱟ ᱡᱳᱨ ᱠᱟᱛᱮ ᱜᱮ ᱢᱮᱱ ᱢᱮᱱ ᱛᱮᱠᱚ ᱤᱫᱤ ᱠᱮᱫ ᱠᱚᱣᱟ ᱚᱠᱟ ᱛᱮᱪᱚᱝ ᱵᱟᱝ ᱵᱟᱰᱟᱭ ᱫᱤᱥᱚᱢ ᱛᱮ᱾ ᱵᱮᱪᱟᱨᱟ ᱵᱟᱨᱭᱟ ᱯᱩᱛᱩᱞ ᱠᱚᱭᱚᱜ ᱜᱮᱠᱤᱱ ᱛᱟᱦᱮᱸᱭᱮᱱᱟ᱾ ᱵᱟᱠᱚ ᱥᱮᱨᱮᱡ ᱞᱮᱱᱟ ᱚᱠᱚᱭ ᱦᱚᱸ ᱟᱹᱠᱤᱱ ᱡᱚᱛᱚᱱ ᱞᱟᱹᱜᱤᱫ᱾ ᱥᱟᱱᱟᱢ ᱠᱤᱱ ᱧᱮᱞᱟ ᱥᱟᱹᱨᱤᱭᱟᱜ ᱵᱟᱹᱠᱤᱱ ᱨᱚᱲᱟ᱾ ᱫᱷᱩᱲᱤ ᱨᱮ ᱞᱩᱥᱩ ᱯᱩᱸᱰᱩᱜ ᱥᱟᱱᱟᱢ ᱠᱚ ᱱᱚᱰᱮ ᱜᱮ ᱢᱩᱪᱟᱹᱫ ᱮᱱᱟ ᱡᱚᱦᱟᱨ ᱜᱮ ᱚᱱᱚᱲ ᱟᱸᱡᱚᱢ ᱠᱮᱫᱟ

ᱟᱨ ᱱᱤᱛᱚᱜ ᱫᱚ ᱛᱟᱦᱮᱱ ᱠᱟᱱ ᱛᱟᱵᱚᱱᱟᱭ ᱵᱳᱞᱯᱩᱨ ᱨᱮ ᱥᱟᱱᱛᱤᱱᱤᱠᱮᱛᱚᱱ ᱩᱱᱤᱭᱟᱜ ᱢᱤᱫ ᱵᱟᱨ ᱯᱩᱛᱷᱤ ᱠᱚ ᱦᱩᱭᱩᱜ ᱠᱟᱱᱟ ᱵᱩᱨᱩ ᱞᱚᱫᱟᱢ ᱚᱱᱚᱲᱮ ᱠᱟᱹᱦᱱᱤ ᱦᱟᱹᱨᱭᱟᱹᱲ ᱢᱟᱭᱟᱢ ᱮᱢᱟᱱ ᱯᱩᱛᱷᱤ ᱠᱚ ᱛᱚ ᱱᱩᱭ ᱥᱨᱤᱠᱟᱱᱛ ᱜᱚᱢᱠᱮ ᱦᱚᱸ ᱥᱤᱥᱩ ᱥᱟᱦᱤᱛᱛᱚ ᱯᱩᱨᱚᱥᱠᱟᱨ ᱥᱟᱦᱤᱛᱛᱚ ᱮᱠᱟᱰᱮᱢᱤ ᱯᱟᱦᱴᱟ ᱠᱷᱚᱱ ᱟᱞᱮ ᱛᱚ ᱩᱱᱤ ᱥᱨᱤᱠᱟᱱᱛ ᱴᱷᱮᱱ ᱠᱷᱚᱱ

ᱜᱚᱢᱠᱮ ᱢᱟᱱᱚᱛᱟᱱ ᱚᱨᱡᱩᱱ ᱪᱚᱨᱚᱱ ᱦᱮᱢᱵᱨᱚᱢ ᱜᱚᱢᱠᱮ ᱟᱨ ᱵᱟᱰᱚᱦᱮ ᱜᱨᱩᱯ ᱟᱯᱮ ᱥᱟᱱᱟᱢ ᱠᱚ ᱥᱟᱺᱜᱤᱧ ᱠᱷᱚᱱ ᱟᱭᱢᱟ ᱥᱟᱨᱦᱟᱣ ᱤᱧ ᱪᱟᱞ ᱟᱯᱮ ᱠᱟᱱᱟ ᱚᱱᱟ ᱥᱟᱶᱛᱮ ᱡᱟᱦᱟᱸᱭ ᱠᱚᱯᱮ ᱟᱸᱡᱚᱢᱮᱫ ᱛᱟᱵᱚᱱᱟ ᱱᱤᱭᱟᱹ ᱵᱷᱟᱨᱪᱩᱣᱟᱞ ᱟᱠᱷᱲᱟ ᱚᱱᱚᱲᱦᱮᱸ ᱟᱠᱷᱲᱟ ᱩᱱᱠᱩ ᱦᱚᱸ ᱤᱧ ᱛᱚᱨᱚᱯ ᱠᱷᱚᱱ ᱟᱭᱢᱟ ᱟᱭᱢᱟ ᱥᱟᱨᱦᱟᱣ ᱟᱨ ᱡᱚᱦᱟᱨᱤᱧ ᱪᱟᱞ ᱟᱯᱮ ᱠᱟᱱᱟ ᱢᱟ ᱮᱱᱠᱷᱟᱱ ᱢᱤᱫᱴᱟᱝ ᱚᱱᱚᱬᱦᱮᱧ ᱟᱸᱡᱚᱢ ᱟᱵᱚᱱ ᱠᱟᱱᱟ ᱤᱧᱟᱹᱜ ᱚᱱᱚᱬᱦᱮ ᱨᱮᱱᱟᱜ ᱧᱩᱛᱩᱢ ᱫᱟᱨᱮᱭᱟᱜ ᱫᱩᱠ ᱤᱧ ᱫᱚ ᱢᱤᱫᱴᱟᱝ ᱫᱟᱨᱮ ᱤᱧ ᱫᱚ ᱵᱟᱹᱧ ᱨᱚᱲ ᱫᱟᱲᱮᱭᱟᱜᱼᱟ ᱤᱧ ᱫᱚ ᱦᱚᱲᱟᱜ ᱨᱚᱲᱤᱧ ᱟᱸᱡᱚᱢᱟ ᱦᱚᱲᱟᱜ ᱫᱩᱠᱤᱧ ᱟᱹᱱᱟᱹᱭᱠᱟᱹᱣᱟ ᱚᱲᱟᱜ ᱫᱩᱠ ᱥᱟᱦᱟ ᱞᱟᱹᱜᱤᱫ ᱜᱮ ᱤᱧᱟᱹᱜ ᱡᱟᱱᱟᱢ ᱤᱧᱟᱹᱜ ᱚᱲᱟᱜ ᱨᱮ ᱪᱮᱬᱮ ᱪᱩᱯᱲᱤ ᱠᱷᱚᱱ ᱮᱛᱚᱦᱚᱵ ᱠᱟᱛᱮ ᱵᱤᱧ ᱠᱤᱫᱤᱧ ᱢᱟᱱᱣᱟ ᱥᱟᱱᱟᱢ ᱜᱤᱧ ᱮᱢᱟ ᱠᱚᱣᱟ ᱴᱷᱟᱶ ᱤᱧᱟᱹᱜ ᱚᱲᱟᱜ ᱨᱮ ᱡᱟᱦᱟᱸᱭ ᱜᱮ ᱡᱟᱦᱟᱸ ᱢᱚᱱᱮ ᱟᱛᱮ ᱦᱤᱡᱩᱜᱼᱟ ᱩᱱᱤᱭᱟᱜ ᱚᱱᱟ ᱟᱥ ᱯᱩᱨᱟᱹᱣ ᱨᱮᱱᱟᱜ ᱤᱧ ᱠᱩᱠᱢᱩᱭᱟ ᱠᱩᱨᱩᱢᱩᱴᱩᱭᱟ ᱤᱧᱟᱹᱜ ᱵᱟᱦᱟ ᱨᱟᱥᱟ ᱪᱮᱯᱮᱡ ᱠᱟᱛᱮ ᱨᱟᱹᱥᱠᱟᱹ ᱛᱮᱠᱚ ᱩᱰᱟᱹᱣ ᱵᱟᱲᱟᱭᱟ ᱯᱤᱯᱤᱲᱡᱟᱝ ᱟᱨ ᱵᱩᱞ ᱞᱮᱱ ᱠᱷᱟᱱ ᱠᱚ ᱠᱚᱸᱰᱮᱞ ᱠᱚᱜᱼᱟ ᱠᱚ ᱤᱧᱟᱹᱜ ᱨᱟᱪᱟ ᱨᱮ ᱮᱱᱦᱚᱸ ᱵᱟᱹᱧ ᱮᱜᱮᱨ ᱠᱚᱣᱟ ᱤᱧ ᱴᱷᱮᱱ ᱢᱟᱱᱣᱟ ᱠᱚᱣᱟᱜ ᱛᱟᱨᱟ ᱵᱮᱲᱟ ᱢᱤᱫ ᱵᱮᱲᱟ ᱨᱮᱸᱜᱮᱡ ᱢᱮᱴᱟᱜ ᱛᱟᱠᱚᱣᱟ ᱤᱧᱟᱹᱜ ᱚᱲᱟᱜ ᱨᱮ ᱫᱩᱯᱲᱩᱵ ᱠᱟᱛᱮ ᱨᱚᱯᱚᱲᱟ ᱠᱚ ᱫᱩᱠ ᱥᱩᱠ ᱠᱟᱛᱷᱟ ᱤᱧᱟᱹᱜ ᱡᱤᱭᱚᱱ ᱱᱟᱹᱲᱤ ᱛᱚᱞ ᱢᱮᱱᱟᱜᱼᱟ ᱩᱱᱠᱩ ᱥᱟᱶ ᱤᱧ ᱦᱚᱸ ᱱᱚᱣᱟ ᱮᱱᱦᱚᱸ ᱱᱚᱣᱟ ᱱᱟᱹᱲᱤ ᱛᱚᱯᱟᱜ ᱰᱟᱦᱟᱨ ᱨᱮᱜᱮ ᱢᱮᱱᱟᱜ ᱠᱚᱣᱟ ᱤᱧᱟᱹᱜ ᱚᱲᱟᱜ ᱨᱮ ᱦᱮᱡ ᱠᱟᱛᱮ ᱡᱚᱢᱟᱠᱚ ᱧᱩᱭᱟᱠᱚ ᱢᱮᱱᱠᱷᱟᱱ ᱤᱧᱟᱹᱜ ᱠᱟᱛᱷᱟ ᱫᱚ ᱵᱟᱝ ᱠᱚ ᱩᱭᱦᱟᱹᱨᱟ ᱟᱠᱚᱣᱟᱜ ᱫᱟᱜ ᱫᱟᱠᱟ ᱪᱟᱵᱟ ᱞᱮᱱᱠᱷᱟᱱ ᱦᱤᱡᱩᱜ ᱟᱠᱚ ᱤᱧ ᱴᱷᱮᱱ ᱠᱚᱭᱮᱧᱟ ᱠᱚ ᱱᱤᱴᱷᱩᱨ ᱢᱟᱹᱱᱢᱤ ᱞᱮᱠᱟ ᱴᱟᱸᱜᱟ ᱛᱮᱠᱚ ᱢᱟᱜᱮᱧᱟ ᱮᱱᱦᱚᱸ ᱵᱟᱹᱧ ᱨᱚᱲ ᱫᱟᱲᱮᱭᱟᱠᱚᱣᱟ ᱤᱧᱟᱹᱜ ᱥᱟᱦᱮᱫ ᱛᱮ ᱵᱟᱧᱪᱟᱣ ᱢᱮᱱᱟᱜ ᱠᱚᱣᱟ ᱤᱧ ᱠᱷᱟᱹᱛᱤᱨ ᱢᱮᱱᱟᱜᱼᱟ ᱞᱮᱞᱮᱸᱜᱮᱫ ᱫᱷᱟᱹᱨᱛᱤ ᱨᱤᱞᱟᱹᱢᱤᱞᱟ ᱫᱷᱟᱹᱨᱛᱤ ᱟᱨ ᱚᱞᱚᱱ ᱜᱚᱞᱚᱱ ᱚᱲᱟᱜ ᱤᱧ ᱵᱮᱱᱟᱣ ᱟᱠᱚᱣᱟ ᱮᱱ ᱦᱚᱸᱠᱚ ᱫᱟᱞᱮᱧᱟ ᱛᱤ ᱡᱟᱸᱜᱟ ᱥᱟᱱᱟᱢ ᱠᱚ ᱢᱟᱜ ᱪᱷᱤᱛᱤᱨ ᱵᱤᱛᱤᱨᱟ ᱤᱧᱟᱹᱜ ᱵᱚᱝᱥᱚ ᱪᱟᱵᱟ ᱨᱮᱱᱟᱜ ᱰᱟᱦᱟᱨ ᱥᱮᱫ ᱠᱚ ᱛᱟᱲᱟᱢ ᱟᱠᱟᱫᱟ ᱤᱧ ᱫᱚ ᱵᱟᱹᱧ ᱨᱚᱲ ᱫᱟᱲᱮᱭᱟᱜ ᱠᱷᱟᱹᱛᱤᱨ ᱤᱧᱟᱹᱜ ᱠᱟᱛᱷᱟ ᱵᱟᱝ ᱠᱚ ᱫᱤᱥᱟᱹᱭᱟ ᱫᱩᱠ ᱫᱚ ᱤᱧᱟᱹᱜ ᱱᱚᱣᱟ ᱜᱮ ᱤᱧᱟᱹᱜ ᱢᱮᱫ ᱫᱟᱜ ᱧᱮᱞ ᱧᱟᱢ ᱞᱮᱠᱟᱱ ᱢᱮᱫ ᱵᱟᱹᱱᱩᱜ ᱛᱟᱠᱚᱣᱟ

ᱟᱵᱚᱣᱟᱜ ᱥᱟᱶᱛᱟ ᱨᱮ ᱱᱚᱝᱠᱟᱱ ᱫᱟᱨᱮ ᱢᱮᱱᱟᱜᱼᱟ ᱟᱨ ᱱᱚᱝᱠᱟᱱ ᱫᱟᱨᱮ ᱨᱮᱱᱟᱜ ᱠᱷᱟᱹᱛᱤᱨ ᱛᱮᱜᱮ ᱱᱤᱛ ᱦᱚᱸ ᱫᱷᱟᱹᱨᱛᱤ ᱱᱩᱱᱟᱹᱜ ᱪᱚᱨᱚᱠᱟ ᱡᱟᱭᱦᱳᱠ ᱫᱟᱨᱮ ᱟᱹᱰᱤ ᱢᱚᱡᱽ ᱢᱤᱫᱴᱟᱝ ᱚᱱᱚᱲᱦᱮ ᱥᱨᱤᱠᱟᱱᱛ ᱫᱟ ᱟᱭᱢᱟ ᱥᱟᱨᱦᱟᱣ ᱟᱨ ᱡᱚᱦᱟᱨ ᱛᱟᱦᱮᱱᱟ ᱟᱹᱰᱤ ᱢᱚᱡᱽ ᱢᱤᱫᱴᱟᱝ ᱚᱱᱚᱲᱦᱮᱢ ᱯᱟᱲᱦᱟᱣ ᱟᱸᱡᱚᱢᱟᱫ ᱵᱚᱱᱟ ᱟᱪᱪᱷᱟ ᱱᱤᱛ ᱫᱚ ᱟᱨᱚᱧ ᱨᱩᱣᱟᱹᱲ ᱪᱟᱞᱟᱜᱼᱟ ᱚᱨᱡᱩᱱ ᱪᱚᱨᱚᱱ ᱦᱮᱢᱵᱨᱚᱢ ᱜᱚᱢᱠᱮ ᱴᱷᱮᱱ ᱫᱚᱥᱟᱨ ᱥᱮ ᱢᱩᱪᱟᱹᱫ ᱚᱱᱚᱲᱦᱮ ᱟᱬᱛᱤᱭᱟᱵᱚᱱᱟ ᱟᱪᱪᱷᱟ ᱜᱚᱢᱠᱮ ᱜᱚᱢᱠᱮ

ᱚᱱᱚᱬᱦᱮ ᱫᱚ ᱦᱩᱭᱩᱜ ᱠᱟᱱᱟ ᱚᱛ ᱯᱚᱥᱟᱜ ᱡᱚᱞ ᱠᱚ ᱡᱚᱜᱼᱟ ᱵᱷᱟᱹᱨᱩᱱᱚᱜᱼᱟ ᱞᱟᱡ ᱫᱚ ᱵᱤᱠᱤᱫ ᱵᱤᱠᱤᱫ ᱚᱛ ᱯᱚᱥᱟᱜᱚᱜ ᱥᱮᱨᱢᱟ ᱯᱚᱥᱟᱜᱚᱜ ᱫᱚᱨᱭᱟ ᱰᱤᱰᱤ ᱨᱟᱠᱟᱵ ᱚᱛ ᱯᱚᱥᱟᱜᱚᱜ, ᱚᱛ ᱯᱚᱥᱟᱜᱚᱜ, ᱚᱛ ᱯᱚᱥᱟᱜᱚᱜ ᱠᱟᱱᱟ᱾ ᱛᱩᱢᱫᱟᱜ ᱥᱟᱰᱮ, ᱴᱟᱢᱟᱠ ᱥᱟᱰᱮ, ᱵᱚᱝᱠᱚᱨ ᱵᱷᱤᱛᱨᱤ ᱨᱮ ᱵᱷᱩᱣᱟᱹᱝ ᱥᱟᱰᱮ, ᱟᱹᱛᱩ ᱠᱚᱲᱟ ᱠᱚ ᱰᱷᱤᱢᱟᱹᱞᱤᱭᱟᱹ, ᱯᱮᱲᱟ ᱠᱚᱲᱟ ᱠᱚ ᱨᱩᱨᱩ, ᱚᱛ ᱦᱤᱞᱟᱹᱣ, ᱥᱮᱨᱢᱟ ᱦᱤᱞᱟᱹᱣ, ᱡᱷᱟᱹᱱᱴᱤ ᱡᱷᱚᱱᱚᱨ ᱡᱷᱚᱱᱚᱨ᱾ ᱜᱚᱲᱚᱢ ᱦᱟᱲᱟᱢ ᱫᱚ ᱯᱤᱸᱰᱟᱹ ᱪᱚᱴᱨᱮ ᱜᱚᱲᱚᱢ ᱵᱩᱰᱷᱤ ᱢᱮᱛᱟᱭ ᱠᱟᱱᱟ ᱦᱚᱨᱚᱭ ᱦᱤᱞᱟᱹᱜ ᱠᱟᱱᱟ᱾ ᱜᱚᱲᱚᱢ ᱦᱟᱲᱟᱢ ᱫᱚ ᱯᱤᱸᱰᱟᱹ ᱪᱚᱴᱨᱮ ᱜᱚᱲᱚᱢ ᱵᱩᱰᱷᱤ ᱢᱮᱛᱟᱭ ᱠᱟᱱᱟ ᱦᱚᱨᱚᱭ ᱦᱤᱞᱟᱹᱜ

ᱟᱨ ᱱᱚᱝᱠᱟᱱ ᱟᱞᱮ ᱞᱮᱠᱟᱱ ᱩᱢᱮᱨ ᱡᱟᱦᱟᱸᱭ ᱯᱟᱹᱴᱷᱩᱣᱟᱹ ᱠᱚ ᱢᱮᱱᱟᱜ ᱠᱚᱣᱟ ᱚᱱᱚᱲᱦᱮ ᱯᱟᱹᱴᱷᱩᱣᱟᱹ ᱠᱚ ᱡᱟᱹᱱᱤᱡ ᱵᱟᱠᱚ ᱯᱟᱲᱦᱟᱣ ᱵᱟᱲᱟ ᱟᱠᱟᱫᱟ ᱛᱚ ᱡᱟᱭᱦᱳᱠ ᱟᱸᱡᱚᱢ ᱨᱮᱱᱟᱜ ᱫᱟᱣ ᱞᱮ ᱧᱟᱢ ᱠᱮᱫᱟ ᱟᱨ ᱡᱟᱦᱟᱸ ᱛᱤᱥ ᱡᱩᱫᱤ ᱯᱩᱛᱷᱤ ᱠᱚᱞᱮ ᱧᱟᱢᱟ ᱛᱟᱦᱞᱮ ᱞᱮ ᱛᱩᱢᱟᱹᱞᱟ ᱟᱨᱠᱤ ᱟᱹᱰᱤ ᱢᱚᱡᱽ ᱢᱤᱫᱴᱟᱝ ᱵᱷᱟᱵᱽ ᱨᱮᱱᱟᱜ ᱚᱱᱚᱲᱦᱮ ᱠᱟᱱᱟ ᱟᱹᱰᱤ ᱢᱚᱡᱽ ᱟᱹᱭᱠᱟᱹᱣ ᱮᱱᱟ ᱟᱪᱪᱷᱟ ᱜᱚᱢᱠᱮ ᱛᱮᱦᱮᱧ ᱞᱮᱠᱟ ᱫᱚ ᱡᱚᱦᱟᱨ ᱜᱮ ᱟᱨ ᱚᱱᱟ ᱢᱟᱱᱚᱨ ᱢᱮᱱᱟᱜ ᱠᱤᱱᱟ ᱩᱱᱠᱤᱱ ᱟᱸᱡᱚᱢ ᱛᱟᱹᱠᱤᱱ ᱛᱟᱵᱚᱱ ᱢᱮ ᱛᱟᱦᱮᱱ ᱢᱮ ᱟᱵᱚ ᱟᱪᱪᱷᱟ ᱟᱪᱪᱷᱟ

ᱟᱸᱡᱚᱢ ᱢᱮᱧ ᱞᱟᱹᱭᱟ ᱵᱟᱨ ᱠᱟᱛᱷᱟ ᱥᱟᱱᱛᱟᱲ ᱠᱚᱣᱟᱜ ᱡᱟᱦᱟᱸ ᱴᱷᱟᱶ ᱨᱮ ᱫᱷᱟᱹᱨᱛᱤ ᱥᱤᱠᱷᱱᱟᱹᱛ ᱞᱟᱹᱜᱤᱫ ᱡᱟᱦᱟᱸ ᱵᱤᱨᱫᱟᱹᱜᱟᱲᱮᱢ ᱵᱮᱱᱟᱣ ᱞᱮᱫ ᱡᱟᱦᱟᱸ ᱵᱟᱜᱟᱱ ᱨᱮ ᱟᱞᱮᱨᱮᱱ ᱦᱟᱯᱲᱟᱢ ᱠᱚᱠᱚ ᱠᱟᱹᱢᱤ ᱟᱹᱥᱩᱞᱚᱜ ᱠᱟᱱ ᱛᱟᱦᱮᱸ ᱠᱟᱱ ᱚᱸᱰᱮ ᱦᱮᱸ ᱚᱸᱰᱮ ᱟᱞᱮ ᱫᱚ ᱵᱟᱧᱪᱟᱣ ᱜᱮ ᱢᱮᱱᱟᱜ ᱞᱮᱭᱟ ᱛᱤᱱᱟᱹᱜ ᱫᱤᱥᱚᱢ ᱦᱚᱲ ᱠᱚ ᱦᱤᱨᱤ ᱟᱠᱟᱫ ᱞᱮᱭᱟ ᱟᱞᱮ ᱵᱷᱟᱞᱮ ᱟᱛᱮ ᱠᱚ ᱦᱟᱢᱮᱴ ᱟᱠᱟᱫᱟ ᱛᱤᱱᱟᱹᱜ ᱵᱤᱨᱫᱟᱹ ᱰᱤᱜᱽᱨᱤ ᱯᱩᱥ ᱢᱮᱞᱟ ᱵᱷᱳᱨ ᱞᱮ ᱧᱟᱯᱟᱢ ᱠᱟᱱ ᱛᱟᱦᱮᱸ ᱠᱟᱱ ᱚᱸᱰᱮ ᱱᱤᱛ ᱦᱚᱸᱞᱮ ᱧᱟᱯᱟᱢ ᱠᱟᱱ ᱜᱮᱭᱟ ᱜᱚᱴᱟ ᱵᱮᱝᱜᱚᱞ ᱥᱟᱱᱛᱟᱲ ᱦᱚᱯᱚᱱ ᱟᱞᱮ ᱦᱚᱸᱞᱮ ᱥᱮᱨᱮᱧ ᱡᱚᱝ ᱠᱟᱱᱟ ᱵᱤᱨᱵᱷᱩᱢ ᱵᱟᱹᱵᱩ ᱞᱮ ᱥᱮᱨᱮᱧᱮᱫ ᱞᱮᱠᱟ ᱵᱟᱝᱠᱷᱟᱱ ᱵᱟᱜᱟᱱ ᱠᱩᱭᱞᱤ ᱞᱮᱠᱟᱜᱮ ᱵᱷᱩᱵᱚᱱ ᱰᱟᱸᱜᱟ ᱨᱮᱭᱟᱜ ᱢᱮᱞᱟᱱ ᱴᱟᱺᱰᱤ ᱨᱮ ᱠᱷᱚᱡᱽ ᱞᱮᱫᱟᱢ ᱫᱩᱱᱤᱭᱟᱹ ᱫᱩᱞ ᱧᱟᱯᱟᱢᱟ᱾ ᱵᱷᱩᱵᱚᱱ ᱠᱚ ᱧᱮᱞ ᱧᱟᱢᱟ ᱫᱩᱱᱤᱭᱟᱹ ᱨᱮᱱ ᱢᱟᱹᱱᱢᱤ᱾ ᱧᱟᱢ ᱟᱠᱚ ᱥᱤᱠᱷᱱᱟᱹᱛ, ᱫᱩᱞᱟᱹᱲ ᱟᱨ ᱥᱟᱱᱛᱤ ᱨᱮ ᱛᱟᱦᱮᱱ ᱟᱨ ᱥᱟᱱᱛᱤ᱾ ᱮᱱᱦᱚᱸ ᱦᱚᱭ ᱨᱮ ᱢᱮᱱᱟᱜᱼᱟ ᱞᱚᱞᱚ ᱥᱟᱦᱮᱸᱫ᱾ ᱢᱟᱱ ᱵᱤᱨ, ᱥᱤᱧ ᱵᱤᱨ, ᱵᱤᱨ ᱫᱤᱥᱚᱢ ᱨᱮᱭᱟᱜ ᱨᱤᱢᱤᱞ ᱨᱮ ᱛᱟᱨᱠᱚᱜ ᱵᱮᱛᱷᱤᱨ ᱟᱲᱟᱝ᱾ ᱵᱷᱟᱱᱰᱚ ᱜᱩᱨᱞᱟᱹᱜ ᱪᱟᱹᱨᱤᱭᱚ ᱱᱟᱠᱟ ᱟᱫᱷᱤᱜ ᱠᱟᱱᱟ ᱛᱤᱨᱭᱳ ᱵᱟᱱᱟᱢ ᱛᱩᱢᱫᱟᱹᱜ ᱥᱟᱸᱜᱮᱜ ᱠᱟᱱᱟ ᱵᱟᱱᱫᱩᱠ ᱟᱨᱣᱟᱲᱮ ᱫᱩᱱᱤᱭᱟᱹ ᱟᱯᱱᱟᱨ ᱨᱮᱭᱟᱜ ᱫᱟᱲᱮ ᱵᱟᱹᱭ ᱵᱟᱹᱭᱛᱮ ᱧᱩᱨᱦᱟᱹ ᱜᱤᱰᱤᱜ ᱫᱷᱟᱹᱨᱛᱤ ᱟᱹᱰᱤ ᱢᱟᱨᱟᱝᱟ ᱟᱢᱟᱜ ᱩᱭᱦᱟᱹᱨ ᱟᱹᱰᱤ ᱡᱮᱞᱮᱧ ᱚᱥᱟᱨ ᱛᱤᱱᱟᱹᱜ ᱤᱞ ᱟᱨ ᱫᱟᱹᱨᱭᱟᱹ ᱢᱚᱱᱮ ᱠᱷᱟᱱ ᱧᱮᱞᱚᱜᱼᱟ ᱵᱷᱩᱵᱚᱱ ᱰᱟᱸᱜᱟ ᱠᱷᱚᱱ ᱟᱢ ᱫᱚ ᱵᱟᱢ ᱵᱟᱲᱟᱭᱟ ᱛᱤᱱᱟᱹᱜ ᱠᱷᱟᱴᱚ ᱜᱮᱭᱟᱱ ᱟᱛᱮ ᱥᱟᱥᱚᱱᱚᱜ ᱠᱟᱱᱟ ᱛᱮᱦᱮᱧᱟᱜ ᱱᱚᱣᱟ ᱫᱩᱱᱤᱭᱟᱹ ᱱᱚᱰᱮ ᱜᱮ ᱢᱩᱪᱟᱹᱫ ᱮᱱᱟ ᱱᱚᱰᱮ ᱜᱚᱝᱠᱮ

ᱱᱚᱰᱮ ᱞᱟᱹᱭ ᱛᱟᱞᱟ ᱵᱟᱰᱩᱭᱟ ᱢᱤᱫᱴᱟᱝ ᱯᱷᱮᱥᱵᱩᱠ ᱯᱮᱡᱽ ᱦᱚᱸ ᱢᱮᱱᱟᱜᱼᱟ ᱚᱱᱟᱛᱮ ᱯᱷᱚᱞᱳᱭ ᱛᱟᱵᱚᱱ ᱯᱮ ᱡᱟᱦᱟᱸᱭ ᱠᱚᱯᱮ ᱟᱸᱡᱚᱢᱮᱫ ᱛᱟᱵᱚᱱᱟ ᱛᱮᱦᱮᱧᱟᱜ ᱯᱨᱳᱜᱨᱟᱢ ᱚᱱᱟ ᱥᱟᱶᱛᱮ ᱵᱟᱰᱩᱦᱤ ᱧᱩᱛᱩᱢ ᱛᱮᱜᱮ ᱢᱤᱫᱴᱟᱝ ᱤᱭᱩᱴᱤᱭᱩᱵᱽ ᱪᱮᱱᱮᱞ ᱢᱮᱱᱟᱜᱼᱟ ᱚᱱᱟ ᱦᱚᱸ ᱥᱟᱵᱥᱠᱨᱟᱭᱤᱵ ᱛᱟᱵᱚᱱ ᱯᱮ ᱟᱞᱮ ᱞᱮ ᱪᱮᱥᱴᱟᱭᱮᱫᱟ ᱥᱟᱱᱛᱟᱲᱤ ᱚᱱᱚᱬᱦᱮ ᱠᱚ ᱥᱟᱱᱛᱟᱲ ᱯᱟᱹᱴᱷᱩᱣᱟᱹ ᱠᱚ ᱴᱷᱮᱱ ᱥᱟᱱᱛᱟᱲ ᱟᱸᱡᱚᱢᱤᱭᱟᱹ ᱠᱚ ᱴᱷᱮᱱ ᱥᱮᱴᱮᱨ ᱦᱚᱴᱚ ᱠᱟᱜ ᱨᱮᱱᱟᱜ ᱱᱚᱣᱟ ᱤᱭᱩᱴᱤᱭᱩᱵᱽ ᱛᱟᱞᱟᱛᱮ ᱯᱷᱮᱥᱵᱩᱠ ᱯᱮᱡᱽ ᱛᱟᱞᱟᱛᱮ ᱟᱯᱮᱭᱟᱜ ᱜᱚᱲᱚ ᱥᱚᱯᱚᱦᱚᱫ ᱟᱞᱮ ᱞᱮ ᱟᱥᱚᱜ ᱠᱟᱱᱟ ᱱᱤᱛᱚᱜ ᱫᱚᱧ ᱦᱤᱡᱩᱜᱼᱟ ᱥᱨᱤᱠᱟᱱᱛᱚ ᱥᱚᱨᱮᱱ ᱴᱷᱮᱱ ᱥᱨᱤᱠᱟᱱᱛᱚ ᱫᱟ ᱩᱱᱤᱭᱟᱜ ᱢᱩᱪᱟᱹᱫ ᱚᱱᱚᱬᱦᱮ ᱟᱨ ᱛᱮᱦᱮᱧ ᱟᱠᱷᱲᱟ ᱨᱮᱱᱟᱜ ᱢᱩᱪᱟᱹᱫ ᱚᱱᱚᱬᱦᱮ ᱡᱟᱦᱟᱸ ᱫᱚ ᱚᱱᱟ ᱵᱚᱱ ᱟᱸᱡᱚᱢᱟ ᱥᱨᱤᱠᱟᱱᱛᱚ ᱥᱚᱨᱮᱱ ᱫᱟᱫᱟ ᱢᱟ ᱢᱟ ᱮᱱᱠᱷᱟᱱ ᱫᱚᱦᱲᱟ ᱛᱮ ᱟᱨ ᱢᱤᱫ ᱫᱷᱟᱣ ᱥᱟᱱᱟᱢ ᱠᱚ ᱡᱚᱦᱟᱨ ᱤᱧᱟᱹᱜ ᱫᱚᱥᱟᱨ ᱚᱱᱚᱬᱦᱮ ᱤᱧ ᱟᱸᱡᱚᱢ ᱟᱯᱮ ᱠᱟᱱᱟ ᱤᱧᱟᱹᱜ ᱱᱚᱣᱟᱴᱟᱜ ᱚᱱᱚᱬᱦᱮ ᱨᱮᱱᱟᱜ ᱧᱩᱛᱩᱢ ᱫᱚ ᱜᱞᱳᱵᱮᱞᱟᱭᱡᱮᱥᱚᱱ ᱱᱚᱣᱟ ᱡᱤᱭᱚᱱ ᱨᱮ ᱧᱮᱞ ᱧᱟᱢ ᱮᱫᱟᱹᱧ ᱦᱟᱦᱟᱲᱟᱜ ᱫᱷᱟᱹᱨᱛᱤ ᱞᱤᱞᱟ ᱧᱮᱞ ᱧᱮᱞ ᱛᱮ ᱠᱚᱭᱚᱜ ᱠᱚᱭᱚᱜ ᱛᱮ ᱯᱟᱨᱚᱢ ᱪᱟᱞᱟᱜ ᱠᱟᱱᱟ ᱫᱚᱨᱭᱟ ᱞᱮᱠᱟᱱ ᱚᱠᱛᱚ ᱫᱤᱱᱟᱹᱢ ᱜᱮ ᱢᱟᱹᱱᱢᱤᱭᱟᱜ ᱢᱚᱱᱮ ᱨᱮᱱᱟᱜ ᱠᱟᱨᱠᱷᱟᱱᱟ ᱨᱮ ᱡᱟᱱᱟᱢᱚᱜ ᱠᱟᱱᱟ ᱵᱩᱜᱤ ᱵᱟᱹᱲᱤᱡ ᱱᱟᱱᱟ ᱦᱩᱱᱟᱹᱨ ᱯᱨᱚᱰᱟᱠᱴ ᱚᱱᱟ ᱠᱚ ᱟᱹᱠᱷᱨᱤᱧᱚᱜ ᱠᱟᱱᱟ ᱯᱷᱩᱴᱯᱟᱛ ᱨᱮ ᱱᱤᱞᱟᱢ ᱦᱚᱸ ᱱᱤᱞᱟᱢᱚᱜ ᱠᱟᱱᱟ ᱢᱮᱫ ᱟᱹᱲᱤᱡ ᱞᱮᱠᱟᱱ ᱯᱨᱚᱰᱟᱠᱴ ᱧᱮᱞ ᱠᱟᱛᱮ ᱫᱚᱱ ᱚᱰᱚᱠᱚᱜ ᱠᱟᱱᱟ ᱠᱟᱹᱣᱰᱤ ᱥᱟᱬᱮᱥᱤᱭᱟᱹ ᱠᱚᱣᱟᱜ ᱞᱮᱵᱚᱨᱮᱴᱚᱨᱤ ᱠᱷᱚᱱ ᱡᱟᱱᱟᱢᱚᱜ ᱠᱟᱱᱟ ᱫᱷᱟᱹᱨᱛᱤ ᱫᱷᱟᱥᱠᱟᱣ ᱞᱮᱠᱟᱱ ᱴᱮᱵᱞᱮᱴ ᱫᱚᱨᱭᱟ ᱫᱟᱜ ᱟᱸᱡᱮᱫ ᱞᱮᱠᱟᱱ ᱢᱮᱥᱤᱱ ᱰᱟᱠᱛᱟᱨ ᱠᱚᱣᱟᱜ ᱯᱨᱮᱥᱠᱨᱤᱯᱥᱚᱱ ᱛᱮ ᱠᱤᱞᱳ ᱛᱮ ᱠᱟᱱᱴᱷᱟᱲ ᱵᱮᱞᱮᱜ ᱠᱟᱱᱟ ᱢᱟᱱᱣᱟ ᱠᱚ ᱰᱟᱴᱟ ᱯᱩᱨᱟᱹᱜ ᱠᱟᱱᱟ ᱵᱚᱦᱚᱜ ᱩᱵ ᱯᱟᱹᱰᱩᱜ ᱠᱟᱱᱟ ᱧᱩᱛᱟᱹᱛ ᱨᱮ ᱨᱟᱹᱥᱠᱟᱹ ᱛᱮ ᱥᱚ ᱦᱚᱪᱚᱭ ᱫᱟᱠᱚ ᱵᱟᱦᱟ ᱵᱟᱜᱽᱣᱟᱱ

ᱮᱱ ᱨᱮᱦᱚᱸ ᱨᱟᱹᱥᱠᱟᱹ ᱨᱮᱱᱟᱜ ᱡᱤᱫ ᱵᱟᱝ ᱪᱟᱵᱟᱜ ᱠᱟᱱ ᱪᱟᱵᱟᱜ ᱠᱟᱱ ᱛᱟᱠᱚᱣᱟ ᱥᱟᱬᱮᱥᱤᱭᱟᱹ ᱵᱟᱹᱱᱤᱡᱽᱭᱟᱹ ᱥᱟᱪᱟᱨᱦᱮᱫᱤᱭᱟᱹ ᱟᱨ ᱨᱟᱡᱽ ᱨᱟᱯᱟᱡᱽ ᱠᱚᱣᱟᱜ ᱩᱞᱤ ᱫᱟᱜ ᱛᱮ ᱮᱛᱚᱦᱚᱵ ᱟᱠᱟᱱᱟ ᱜᱞᱳᱵᱟᱞᱟᱭᱡᱮᱥᱚᱱ ᱱᱚᱣᱟ ᱨᱮᱱᱟᱜ ᱚᱨᱥᱚᱝ ᱵᱚᱞᱚ ᱟᱠᱟᱱᱟ ᱢᱚᱱᱮ ᱨᱮᱱᱟᱜ ᱠᱚᱴᱷᱟ ᱚᱲᱟᱜ ᱨᱮ ᱚᱱᱟ ᱡᱳᱨ ᱛᱮ ᱵᱚᱦᱚᱜ ᱨᱮᱱᱟᱜ ᱦᱟᱛᱟᱝ ᱪᱷᱮᱨᱚᱜ ᱠᱟᱱᱟ ᱥᱚᱥᱱᱚᱜ ᱦᱚᱲᱟᱜ ᱞᱩᱜᱽᱲᱤᱡ ᱦᱩᱰᱤᱧ ᱠᱷᱚᱱ ᱟᱨᱦᱚᱸ ᱦᱩᱰᱤᱧ ᱪᱟᱞᱟᱜ ᱠᱟᱱᱟ ᱢᱤᱫ ᱵᱟᱨ ᱦᱚᱲᱟᱜ ᱫᱚ ᱵᱷᱟᱜᱽᱣᱟ ᱵᱷᱩᱲᱤᱜ ᱠᱟᱱ ᱨᱮᱦᱚᱸ ᱵᱟᱝᱠᱚ ᱞᱟᱡᱟᱜ ᱠᱟᱱᱟ ᱜᱮᱭᱟᱱᱤ ᱜᱩᱱᱤ ᱥᱟᱶᱦᱮᱫᱤᱭᱟᱹ ᱚᱱᱚᱞᱤᱭᱟᱹ ᱱᱩᱠᱩ ᱠᱚᱦᱚᱸ ᱞᱟᱹᱭ ᱪᱟᱞ ᱠᱟᱛᱷᱟ ᱟᱨ ᱟᱨᱮᱡ ᱪᱟᱞ ᱫᱟᱜ ᱛᱮ ᱦᱮᱞᱟᱜ ᱠᱟᱱ ᱛᱟᱠᱚᱣᱟ ᱱᱩᱠᱩᱣᱟᱜ ᱠᱚᱞᱚᱢ ᱨᱮ ᱟᱠᱟᱞ ᱥᱮᱴᱮᱨᱚᱜ ᱠᱟᱱᱟ ᱩᱞᱤ ᱫᱟᱜ ᱦᱩᱠᱩᱢ ᱛᱮ ᱵᱚᱱᱫᱚ ᱮᱫᱟ ᱠᱚ ᱵᱩᱨᱫᱷᱤ ᱮᱦᱚ ᱜᱞᱳᱵᱟᱞᱟᱭᱡᱮᱥᱚᱱ ᱟᱢ ᱦᱮᱡ ᱠᱟᱛᱮ ᱛᱤᱱᱟᱹᱜ ᱱᱟᱯᱟᱭ ᱨᱮ ᱢᱮᱱᱟᱜ ᱞᱮᱭᱟ ᱚᱱᱟ ᱠᱷᱚᱱ ᱡᱟᱹᱱᱤᱡ ᱡᱟᱹᱥᱛᱤ ᱵᱟᱝ ᱴᱷᱤᱠ ᱜᱮ ᱢᱮᱱᱟᱜ ᱟᱠᱟᱫ ᱞᱮᱭᱟ ᱡᱚᱦᱟᱨ ᱟᱹᱰᱤ ᱢᱚᱡᱽ ᱥᱨᱤᱠᱟᱱᱛ ᱫᱟ ᱮᱠᱫᱚᱢ ᱵᱟᱥᱛᱚᱵ ᱨᱮᱱᱟᱜ ᱪᱤᱛᱟᱹᱨ ᱠᱚ ᱥᱟᱵ ᱨᱟᱠᱟᱵ ᱮᱫᱟᱢ ᱟᱢᱟᱜ ᱚᱱᱚᱬᱦᱮ ᱛᱮ ᱟᱨᱦᱚᱸ ᱛᱟᱭᱚᱢ ᱫᱟᱨᱟᱢ ᱱᱚᱝᱠᱟᱱᱟᱜ ᱪᱤᱛᱟᱹᱨ ᱟᱞᱮ ᱞᱮ ᱧᱮᱞ ᱧᱟᱢᱟ ᱱᱚᱣᱟ ᱟᱸᱥ ᱞᱮ ᱫᱚᱦᱚᱭᱮᱫᱟ ᱟᱪᱪᱷᱟ ᱛᱮᱦᱮᱧᱟᱜ ᱱᱚᱣᱟ ᱟᱠᱷᱲᱟ ᱨᱮ ᱟᱨᱦᱚᱸ ᱟᱭᱢᱟ ᱜᱚᱢᱠᱮ ᱠᱚ ᱛᱟᱦᱮᱸ ᱠᱟᱱᱟ ᱢᱮᱱᱠᱷᱟᱱ

ᱛᱟᱦᱞᱮ ᱛᱮᱦᱮᱧᱟᱜ ᱟᱠᱷᱲᱟ ᱫᱚ ᱱᱚᱰᱮ ᱜᱮᱵᱚ ᱢᱩᱪᱟᱹᱫᱟ ᱢᱩᱪᱟᱹᱫ ᱞᱟᱦᱟᱨᱮ ᱱᱩᱠᱩ ᱯᱮᱭᱟ ᱢᱟᱱᱚᱛᱟᱱ ᱚᱱᱚᱲᱦᱤᱭᱟᱹ ᱠᱚ ᱤᱧ ᱯᱟᱦᱴᱟ ᱠᱷᱚᱱᱟᱜ ᱵᱟᱰᱩᱦᱤ ᱜᱟᱫᱮᱞ ᱯᱟᱦᱴᱟ ᱠᱷᱚᱱᱟᱜ ᱜᱚᱰ ᱡᱚᱦᱟᱨ ᱮᱢ ᱠᱟᱛᱮ ᱛᱮᱦᱮᱧᱟᱜ ᱟᱠᱷᱲᱟ ᱫᱚ ᱱᱚᱰᱮ ᱜᱮ ᱢᱩᱪᱟᱹᱫ ᱢᱮᱱᱟᱜᱼᱟ ᱵᱟ ᱥᱟᱱᱟᱢ ᱠᱚᱜᱮ ᱡᱚᱦᱟᱨ ᱡᱚᱦᱟᱨ ᱡᱚᱦᱟᱨ ᱡᱚᱦᱟᱨ ᱡᱚᱦᱟᱨ